ᱡᱚᱦᱟᱨ ᱜᱮ ᱥᱟᱱᱟᱢ ᱠᱚ ᱥᱟᱱᱛᱷᱟᱞᱤ ᱠᱞᱟᱥᱮᱥ ᱭᱩᱴᱩᱵᱽ ᱪᱮᱱᱮᱞ ᱨᱮ ᱟᱯᱮ ᱥᱟᱱᱟᱢ ᱠᱚᱣᱟ ᱥᱟᱹᱜᱩᱱ ᱟᱛᱟᱝ ᱫᱟᱨᱟᱢ ᱢᱮᱱᱟᱜᱼᱟ ᱛᱤᱦᱤᱧ ᱫᱚ ᱟᱵᱚ ᱡᱮ ᱮᱥ ᱮᱥ ᱥᱤ ᱤᱱᱴᱟᱨᱢᱤᱰᱤᱭᱮᱴ ᱞᱮᱵᱮᱞ ᱨᱮᱱᱟᱜ ᱡᱮᱴᱮᱰ ᱮᱠᱡᱟᱢ ᱡᱟᱦᱟᱸ ᱫᱚ ᱯᱷᱤᱯᱴᱤᱱ ᱡᱩᱱ ᱠᱷᱚᱱ ᱮᱛᱚᱦᱚᱵ ᱞᱮᱱᱟ ᱚᱱᱟ ᱨᱮᱱᱟᱜ ᱮᱱᱥᱟᱨ ᱠᱤ ᱜᱮ ᱛᱤᱦᱤᱧ ᱫᱚᱵᱚᱱ ᱧᱮᱞᱮᱫ ᱠᱟᱱᱟ ᱟᱨ ᱱᱚᱣᱟᱛᱮ ᱟᱵᱚ ᱱᱚᱣᱟ ᱵᱚᱱ ᱵᱟᱰᱟᱭ ᱧᱟᱢ ᱫᱟᱲᱮᱭᱟᱜᱼᱟ ᱡᱤ ᱥᱟᱱᱛᱷᱟᱞᱤ ᱮᱠᱡᱟᱢ ᱨᱮ ᱪᱤ ᱞᱮᱠᱟ ᱯᱮᱯᱟᱨ ᱦᱤᱡᱩᱜ ᱠᱟᱱᱟ? ᱯᱟᱹᱦᱤᱞ ᱠᱚᱥᱪᱮᱱ ᱠᱟᱱ ᱛᱟᱵᱚᱱᱟ ᱟᱹᱜᱤᱞ ᱦᱟᱯᱲᱟᱢ ᱠᱚᱣᱟᱜ ᱠᱟᱛᱷᱟ ᱞᱮᱠᱟᱛᱮ ᱥᱟᱱᱛᱷᱟᱞ ᱯᱟᱹᱨᱤᱥ ᱫᱚ ᱚᱠᱟ ᱨᱮ ᱵᱚᱱ ᱦᱟᱹᱴᱤᱧ ᱞᱮᱱᱟ? ᱦᱟᱨᱟ ᱨᱟᱛᱟ ᱨᱮ, ᱥᱟᱥᱟᱝ ᱵᱮᱰᱟ ᱨᱮ, ᱪᱟᱭ ᱪᱟᱢᱯᱟ ᱨᱮ ᱥᱮ ᱚᱲᱟᱜ ᱨᱮᱱ ᱦᱟᱯᱲᱟᱢ ᱠᱚ ᱟᱵᱚᱣᱟᱜ ᱯᱟᱹᱨᱤᱥ ᱥᱟᱥᱟᱝ ᱵᱮᱰᱟ ᱨᱮ ᱠᱚ ᱦᱟᱹᱴᱤᱧ ᱞᱮᱫᱼᱟ ᱵᱟᱨ ᱱᱚᱢᱵᱚᱨ ᱨᱮᱱᱟᱜ ᱥᱟᱹᱦᱤ ᱮᱱᱥᱟᱨ ᱦᱩᱭᱩᱜ ᱠᱟᱱᱟ᱾ ᱵᱟᱨ ᱱᱚᱢᱵᱚᱨ ᱨᱮ ᱠᱚᱥᱪᱮᱱ ᱠᱟᱱᱟ ᱟᱸᱜᱟ ᱛᱚᱨᱟ ᱠᱟᱛᱷᱟ ᱫᱚ ᱪᱟᱸᱜᱟ ᱜᱮᱭᱟ ᱱᱚᱶᱟ ᱫᱚ ᱪᱮᱫ ᱠᱟᱛᱷᱟ ᱠᱟᱱᱟ? ᱵᱷᱮᱱᱛᱟ ᱠᱟᱛᱷᱟ, ᱞᱟᱹᱭ ᱟᱹᱜᱩ ᱠᱟᱛᱷᱟ, ᱦᱚᱲ ᱠᱟᱛᱷᱟ ᱥᱮ ᱨᱚᱲ ᱠᱟᱛᱷᱟ ᱛᱚ ᱱᱚᱣᱟ ᱨᱮᱱᱟᱜ ᱨᱟᱭᱤᱴ ᱮᱱᱥᱟᱨ ᱫᱚ ᱦᱩᱭᱩᱜ ᱠᱟᱱᱟ ᱞᱟᱹᱭ ᱟᱹᱜᱩ ᱠᱟᱛᱷᱟ ᱟᱨ ᱱᱚᱣᱟ ᱨᱮ ᱮᱱᱥᱟᱨ ᱥᱤ ᱮ ᱮᱢ ᱟᱠᱟᱫᱼᱟ ᱛᱚ ᱱᱚᱣᱟ ᱨᱮᱦᱚᱸ ᱮᱱᱥᱟᱨ ᱞᱟᱹᱭ ᱟᱹᱜᱩ ᱠᱟᱛᱷᱟ ᱜᱮ ᱮᱢ ᱟᱠᱟᱫᱼᱟ ᱯᱮ ᱱᱟᱢᱵᱟᱨ ᱨᱮᱱᱟᱜ ᱠᱚᱥᱪᱮᱱ ᱠᱟᱱᱟ ᱰᱮᱰᱜᱮ ᱢᱟᱨᱟᱜ ᱱᱚᱣᱟ ᱫᱚ ᱚᱠᱟ ᱡᱟᱱᱟᱝ ᱠᱟᱱᱟ ᱰᱮᱰᱜᱮ ᱢᱟᱨᱟᱜ ᱱᱚᱣᱟ ᱫᱚ ᱚᱠᱟ ᱡᱟᱱᱟᱝ ᱮ ᱠᱩᱞᱤ ᱠᱟᱱᱟ ᱠᱩᱲᱤ ᱡᱟᱱᱟᱝ ᱠᱚᱲᱟ ᱡᱟᱱᱟᱝ ᱡᱟᱹᱛ ᱡᱟᱱᱟᱝ ᱟᱨ ᱯᱩᱱ ᱨᱮ ᱢᱮᱱᱟᱜᱼᱟ ᱦᱟᱛ ᱡᱟᱱᱟᱝ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱠᱩᱲᱤ ᱡᱟᱱᱟᱝ ᱰᱮᱰ ᱜᱮ ᱢᱟᱨᱟᱜ ᱫᱚ ᱟᱵᱚᱣᱟᱜ ᱠᱩᱲᱤ ᱡᱟᱱᱟᱝ ᱠᱟᱱᱟ ᱱᱚᱣᱟ ᱨᱮᱱᱟᱜ ᱛᱮᱞᱟ ᱵᱚᱱ ᱧᱮᱞ ᱛᱚᱨᱟᱭᱟ ᱡᱟᱦᱟᱸ ᱫᱚ ᱡᱮ ᱮᱥ ᱮᱥ ᱥᱤ ᱮᱢ ᱟᱠᱟᱫᱼᱟ ᱛᱚ ᱱᱚᱣᱟ ᱨᱮᱱᱟᱜ ᱮᱱᱥᱟᱨ ᱦᱚᱸ ᱠᱩᱲᱤ ᱡᱟᱱᱟᱝ ᱮ ᱮᱢ ᱟᱠᱟᱫᱼᱟ ᱯᱩᱱ ᱨᱮ ᱠᱚᱥᱪᱮᱱ ᱠᱟᱱᱟ ᱥᱟᱱᱛᱷᱟᱞᱤ ᱫᱚ ᱚᱠᱟ ᱜᱷᱟᱨᱚᱸᱡᱽ ᱨᱮᱭᱟᱜ ᱯᱟᱹᱨᱥᱤ ᱠᱟᱱᱟ ᱥᱟᱱᱛᱷᱟᱞᱤ ᱯᱟᱹᱨᱥᱤ ᱜᱷᱟᱨᱚᱸᱡᱽ ᱮ ᱠᱩᱞᱤ ᱠᱟᱱᱟ ᱢᱤᱫ ᱨᱮ ᱢᱮᱱᱟᱜᱼᱟ ᱟᱥᱴᱨᱳᱱᱮᱥᱤᱭᱟᱱ

ᱛᱚ ᱥᱟᱨᱫᱟ ᱯᱨᱚᱥᱟᱫᱽ ᱠᱤᱥᱠᱩ ᱫᱚ ᱟᱴᱷᱟᱨᱚ ᱢᱟᱨᱪ ᱩᱱᱤᱥ ᱥᱚ ᱪᱷᱤᱭᱟᱱᱵᱮ ᱥᱟᱞ ᱨᱮ ᱵᱚᱸᱜᱟ ᱛᱟᱞᱟ ᱮᱱᱟ ᱱᱚᱣᱟ ᱨᱮᱱᱟᱜ ᱨᱟᱭᱤᱴ ᱮᱱᱥᱟᱨ ᱦᱚᱸ ᱟᱴᱷᱟᱨᱚ ᱢᱟᱨᱪ ᱩᱱᱤᱥ ᱥᱚ ᱪᱷᱤᱭᱟᱱᱵᱮ ᱥᱟᱞ ᱨᱮᱭ ᱮᱢ ᱟᱠᱟᱫᱼᱟ ᱛᱩᱨᱩᱭ ᱱᱟᱢᱵᱟᱨ ᱨᱮ ᱠᱚᱥᱪᱮᱱ ᱠᱟᱱᱟ ᱫᱤᱞᱜᱟᱹᱨᱤᱭᱟᱹ ᱨᱮᱭᱟᱜ ᱩᱞᱴᱟᱹ ᱥᱟᱵᱟᱫ ᱫᱚ ᱪᱮᱫ ᱠᱟᱱᱟ ᱵᱤᱨᱟᱹᱫᱟᱹᱨᱤ ᱜᱚᱨᱚᱵᱽ ᱥᱮ ᱨᱮᱸᱜᱮᱡ ᱯᱚᱪᱨᱟ ᱛᱚ ᱱᱚᱣᱟ ᱫᱤᱞᱜᱟᱹᱨᱤᱭᱟᱹ ᱨᱮᱭᱟᱜ ᱫᱤᱞᱜᱟᱹᱨᱤᱭᱟᱹ ᱨᱮᱭᱟᱜ ᱮᱱᱥᱟᱨ ᱫᱚ ᱦᱩᱭᱩᱜ ᱠᱟᱱᱟ ᱯᱚᱪᱨᱟ ᱡᱟᱦᱟᱸ ᱫᱚ ᱮᱱᱥᱟᱨ ᱠᱤ ᱨᱮ ᱮᱢ ᱟᱠᱟᱜᱼᱟ ᱮᱭᱟᱭ ᱨᱮ ᱠᱟᱱᱟ ᱵᱷᱩᱨᱠᱟᱹ ᱤᱯᱤᱞ ᱯᱩᱛᱷᱤ ᱨᱮᱭᱟᱜ ᱚᱱᱚᱬᱦᱮ ᱱᱚᱣᱟ ᱢᱩᱫᱽ ᱨᱮ ᱱᱚᱣᱟ ᱢᱩᱫᱽ ᱨᱮ ᱠᱟᱱᱟ ᱥᱟᱱᱟ ᱠᱩᱠᱨᱩᱵᱩᱫ ᱥᱟᱶᱦᱮᱫ ᱢᱟᱨᱟᱝᱜᱚ ᱵᱷᱩᱨᱠᱟᱹ ᱤᱯᱤᱞ ᱯᱩᱛᱷᱤ ᱨᱮ ᱚᱠᱟ ᱚᱱᱚᱬᱦᱮ ᱢᱮᱱᱟᱜᱼᱟ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱢᱟᱨᱟᱝᱜᱚ᱾ ᱢᱟᱨᱟᱝᱜᱚ ᱚᱱᱚᱬᱦᱮ ᱜᱮ ᱵᱷᱩᱨᱠᱟᱹ ᱤᱯᱤᱞ ᱯᱩᱛᱷᱤ ᱨᱮ ᱢᱮᱱᱟᱜᱼᱟ᱾ ᱮᱱᱥᱟᱨ ᱠᱤ ᱨᱮ ᱮᱱᱥᱟᱨ ᱵᱚᱱ ᱧᱮᱞᱟ ᱱᱚᱣᱟ ᱨᱮᱱᱟᱜ ᱮᱱᱥᱟᱨ ᱦᱚᱸ ᱢᱟᱨᱟᱝᱜᱚ ᱢᱮᱱᱟᱜᱼᱟ᱾ ᱤᱨᱟᱹᱞ ᱱᱚᱢᱵᱚᱨ ᱨᱮᱱᱟᱜ ᱠᱩᱠᱞᱤ ᱠᱟᱱᱟ ᱚᱠᱚᱭ ᱫᱤᱥᱚᱢ ᱵᱤᱨᱡᱮᱦᱮᱞ ᱚᱲᱟᱜ ᱨᱮᱭ ᱵᱤᱸᱰᱟᱹᱣ ᱞᱮᱱᱟ? ᱚᱠᱚᱭ ᱫᱤᱥᱚᱢ ᱵᱤᱨ ᱡᱮᱦᱮᱞ ᱚᱲᱟᱜ ᱨᱮᱭ ᱵᱚᱸᱜᱟ ᱛᱟᱞᱟ ᱞᱮᱱᱟ ᱛᱤᱞᱠᱟᱹ ᱢᱟᱹᱡᱷᱤ ᱥᱤᱫᱩ ᱢᱩᱨᱢᱩ ᱵᱤᱨᱥᱟ ᱢᱩᱱᱰᱟ ᱵᱤᱨ ᱵᱟᱱᱴᱟ ᱵᱟᱹᱡᱟᱹᱞ ᱥᱚᱨᱮᱱ ᱛᱚ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱵᱤᱨᱥᱟ ᱢᱩᱱᱰᱟ ᱵᱤᱨᱥᱟ ᱢᱩᱱᱰᱟ ᱜᱮ ᱨᱟᱺᱪᱤ ᱡᱮᱦᱮᱞ ᱨᱮᱭ ᱵᱚᱸᱜᱟ ᱛᱟᱞᱟ ᱞᱮᱱᱟ ᱡᱟᱦᱟᱸ ᱫᱚ ᱮᱱᱥᱟᱨ ᱠᱤ ᱨᱮᱵᱚᱱ ᱧᱮᱞ ᱫᱟᱲᱮᱭᱟᱜᱼᱟ ᱵᱤᱨᱥᱟ ᱢᱩᱱᱰᱟ ᱠᱟᱱᱟ ᱟᱨᱮ ᱱᱚᱢᱵᱚᱨ ᱨᱮᱱᱟᱜ ᱠᱩᱠᱞᱤ ᱠᱟᱱᱟ ᱢᱟᱜᱽ ᱵᱚᱸᱜᱟ ᱫᱚ ᱚᱠᱟᱨᱮ ᱯᱩᱡᱟᱹ ᱦᱩᱭᱩᱜᱼᱟ ᱜᱚᱲᱟ ᱨᱮ ᱡᱟᱦᱮᱨ ᱨᱮ ᱴᱟᱺᱰᱤ ᱨᱮ ᱥᱮ ᱚᱲᱟᱜ ᱨᱮ ᱛᱚ ᱢᱟᱜᱽ ᱵᱚᱸᱜᱟ ᱫᱚ ᱟᱵᱚ ᱴᱟᱺᱰᱤ ᱨᱮᱵᱚᱱ ᱵᱚᱸᱜᱟᱜ ᱠᱟᱱᱟ ᱯᱮ ᱱᱟᱢᱵᱟᱨ ᱨᱮᱱᱟᱜ ᱮᱱᱥᱟᱨ ᱦᱩᱭᱩᱜᱼᱟ ᱱᱚᱣᱟ ᱮᱱᱥᱟᱨ ᱠᱤ ᱨᱮᱵᱚᱱ ᱮᱱᱥᱟᱨ ᱵᱚᱱ ᱧᱮᱞᱟ ᱛᱚ ᱱᱚᱣᱟ ᱦᱚᱸ ᱯᱮ ᱱᱟᱢᱵᱟᱨ ᱨᱮ ᱨᱮᱜᱮ ᱮᱢ ᱠᱟᱜᱼᱟ ᱡᱟᱦᱟᱸ ᱫᱚ ᱴᱟᱺᱰᱤ ᱨᱮ ᱜᱮᱞ ᱱᱟᱢᱵᱟᱨ ᱨᱮ ᱠᱩᱠᱞᱤ ᱠᱟᱱᱟ ᱚᱠᱚᱭ ᱟᱹᱠᱤᱞ ᱢᱟᱱ ᱫᱚ ᱥᱟᱱᱛᱷᱟᱞᱤ ᱯᱟᱹᱨᱥᱤ ᱞᱟᱹᱜᱤᱫ ᱠᱷᱮᱨᱣᱟᱞ ᱥᱟᱵᱟᱛᱮ ᱵᱮᱵᱷᱟᱨ ᱞᱮᱫᱟ ᱥᱟᱱᱛᱷᱟᱞᱤ ᱯᱟᱹᱨᱥᱤ ᱞᱟᱹᱜᱤᱫ ᱠᱷᱮᱨᱣᱟᱞ ᱥᱟᱵᱟᱫ ᱚᱠᱚᱭ ᱮ ᱵᱮᱵᱷᱟᱨ ᱞᱟᱦᱟ ᱞᱮᱫᱟ? ᱥᱟᱨ ᱛᱷᱚᱢᱯᱥᱚᱱ, ᱥᱟᱨ ᱢᱮᱠᱥᱢᱩᱞᱟᱨ, ᱥᱟᱨ ᱯᱷᱮᱰᱨᱤᱠ ᱥᱮ ᱡᱚᱨᱡᱽ ᱠᱮᱢᱯᱵᱮᱞ? ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱥᱟᱨ ᱛᱷᱚᱢᱯᱥᱚᱱ᱾ ᱥᱟᱨ ᱛᱷᱚᱢᱯᱥᱚᱱ ᱜᱮ ᱠᱷᱮᱨᱣᱟᱞ ᱥᱟᱵᱟᱫ ᱮ ᱵᱮᱵᱷᱟᱨ ᱞᱟᱦᱟ ᱞᱮᱫᱟ᱾ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱥᱟᱨ ᱛᱷᱚᱢᱯᱥᱚᱱ᱾ ᱜᱮ ᱢᱤᱫ ᱨᱮᱭᱟᱜ ᱠᱚᱦᱪᱮᱱ ᱠᱟᱱᱟ ᱥᱚᱱᱟ ᱢᱟᱞᱟᱹᱧ ᱠᱤᱨᱤᱧᱟᱢᱟ ᱱᱚᱶᱟ ᱨᱮ ᱥᱚᱱᱟ ᱫᱚ ᱚᱠᱟ ᱧᱩᱱᱩᱢ ᱠᱟᱱᱟ ᱫᱚᱨᱟᱵᱽ ᱧᱩᱱᱩᱢ ᱰᱷᱟᱹᱣ ᱧᱩᱱᱩᱢ ᱡᱟᱹᱛ ᱧᱩᱱᱩᱢ ᱥᱮ ᱦᱚᱲ ᱧᱩᱱᱩᱢ ᱛᱚ ᱥᱚᱱᱟ ᱫᱚ ᱟᱵᱚᱣᱟᱜ ᱫᱚᱨᱟᱵᱽ ᱧᱩᱱᱩᱢ ᱠᱟᱱᱟ ᱫᱚᱨᱟᱵᱽ ᱫᱚ ᱟᱵᱚ ᱫᱨᱟᱣᱵᱟᱪᱚᱠ ᱥᱟᱝᱜᱷᱭᱟ ᱦᱚᱸ ᱵᱚᱱ ᱢᱮᱛᱟᱜ ᱠᱟᱱᱟ ᱡᱟᱦᱟᱸ ᱫᱚ ᱛᱩᱞᱟᱹ ᱯᱟᱹᱭᱞᱟᱹ ᱥᱮ ᱥᱚᱝ ᱜᱟᱱᱚᱜᱼᱟ ᱮᱱᱥᱟᱨ ᱠᱤ ᱨᱮᱱᱟᱜ ᱛᱮᱞᱟ ᱵᱚᱱ ᱧᱮᱞᱟ ᱫᱚᱨᱟᱵᱽ ᱧᱩᱱᱩᱢ᱾ ᱜᱮᱵᱟᱨ ᱨᱮᱭᱟᱜ ᱠᱩᱠᱞᱤ ᱠᱟᱱᱟ ᱠᱩᱫᱩᱢ ᱠᱩᱬᱤᱫ ᱠᱩᱬᱤᱫ ᱢᱤᱫ ᱠᱩᱴᱤ ᱡᱮᱞ ᱵᱷᱟᱨᱭᱟ ᱦᱟᱴᱟᱜ ᱛᱮᱠᱚ ᱦᱟᱹᱨᱩᱵ ᱠᱟᱜᱼᱟ ᱞᱟᱹᱭ ᱢᱮ ᱪᱮᱫ ᱢᱤᱫ ᱠᱩᱴᱤ ᱡᱤᱞ ᱵᱷᱟᱨᱭᱟ ᱦᱟᱴᱟᱜ ᱛᱮᱠᱚ ᱦᱟᱹᱨᱩᱵ ᱠᱟᱜᱼᱟ ᱛᱚ ᱱᱚᱣᱟ ᱨᱮᱱᱟᱜ ᱞᱟᱹᱱᱟᱹᱭ ᱫᱚ ᱪᱮᱫ ᱦᱩᱭᱩᱜ ᱠᱟᱱᱟ ᱢᱤᱫ ᱨᱮ ᱢᱮᱱᱟᱜᱼᱟ ᱨᱚᱠᱚᱡ ᱡᱷᱤᱱᱩᱠ ᱯᱟᱨᱠᱚᱢ ᱥᱮ ᱰᱷᱩᱞᱟᱹᱜ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱡᱷᱤᱱᱩᱠ ᱜᱮ ᱯᱮ ᱨᱮ ᱠᱩᱠᱞᱤ ᱵᱚᱱ ᱧᱮᱞᱟ ᱜᱩᱱᱩᱢ ᱨᱮᱭᱟᱜ ᱛᱤᱱᱟᱹᱜ ᱵᱷᱮᱫ ᱢᱮᱱᱟᱜᱼᱟ ᱜᱩᱱᱩᱢ ᱨᱮᱱᱟᱜ ᱛᱤᱱᱟᱹᱜ ᱦᱟᱹᱴᱤᱧ ᱢᱮᱱᱟᱜᱼᱟ ᱢᱚᱬᱮ ᱜᱚᱴᱟᱝ ᱛᱩᱨᱩᱭ ᱜᱚᱴᱟᱝ ᱥᱮ ᱯᱩᱱ ᱜᱚᱴᱟᱝ ᱥᱮ ᱵᱟᱨ ᱜᱚᱴᱟᱝ ᱛᱚ ᱜᱩᱱᱩᱢ ᱫᱚ ᱟᱵᱚᱣᱟᱜ ᱯᱩᱱ ᱦᱟᱹᱴᱤᱧ ᱛᱮ ᱦᱟᱹᱴᱤᱧ ᱟᱠᱟᱱᱟ ᱮᱱᱥᱟᱨ ᱠᱤ ᱨᱮᱱᱟᱜ ᱮᱱᱥᱟᱨ ᱦᱚᱸᱵᱚᱱ ᱧᱮᱞᱟ ᱯᱩᱱ ᱜᱚᱴᱟᱝ ᱢᱮᱱᱟᱜᱼᱟ ᱛᱟᱨᱟ ᱟᱱᱪᱟᱨ ᱠᱟᱹᱦᱱᱤ ᱨᱮᱱ ᱟᱥᱚᱞ ᱪᱩᱨᱤᱛ ᱫᱚ ᱚᱠᱚᱭ ᱠᱟᱱᱟ ᱢᱟᱞᱟ ᱥᱚᱱᱟ ᱪᱟᱢᱯᱟ ᱥᱮ ᱵᱟᱦᱟ ᱛᱟᱨᱟ ᱟᱱᱪᱟᱨ ᱠᱟᱹᱦᱱᱤ ᱨᱮᱱ ᱟᱥᱚᱞ ᱪᱩᱨᱤᱛ ᱞᱮᱠᱟᱛᱮ ᱚᱠᱚᱭ ᱢᱮᱱᱟᱭᱟ ᱛᱚ ᱱᱚᱣᱟ ᱨᱮᱱᱟᱜ ᱛᱮᱞᱟ ᱫᱚ ᱦᱩᱭᱩᱜ ᱠᱟᱱᱟ ᱵᱟᱦᱟ ᱡᱟᱦᱟᱸ ᱫᱚ ᱥᱟᱱᱳ ᱢᱩᱨᱢᱩ ᱟᱨ ᱵᱟᱦᱟ ᱢᱟᱹᱭᱟᱜ ᱫᱩᱯᱞᱟᱹᱲ ᱠᱟᱹᱦᱱᱤ ᱤᱫᱤ ᱠᱟᱛᱮ ᱱᱚᱣᱟ ᱛᱟᱨᱟ ᱟᱱᱪᱟᱨ ᱠᱟᱹᱦᱱᱤ ᱫᱚ ᱚᱞ ᱟᱠᱟᱱᱟ ᱟᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱵᱟᱦᱟᱭ ᱮᱢ ᱟᱠᱟᱫᱼᱟ ᱜᱮᱞ ᱢᱚᱬᱮ ᱨᱮ ᱠᱩᱠᱞᱤ ᱠᱟᱱᱟ ᱫᱚᱝ ᱥᱮᱨᱮᱧ ᱫᱚ ᱚᱠᱟ ᱠᱷᱚᱱ ᱮᱦᱚᱵ ᱟᱠᱟᱱᱟ ᱫᱚᱝ ᱥᱮᱨᱮᱧ ᱫᱚ ᱚᱠᱟ ᱠᱷᱚᱱ ᱮᱦᱚᱵ ᱟᱠᱟᱱᱟ ᱢᱤᱫ ᱨᱮ ᱢᱮᱱᱟᱜ ᱠᱷᱚᱡᱽ ᱠᱟᱢᱟᱱ ᱦᱟᱨᱟ ᱨᱟᱛᱟ ᱦᱤᱦᱤᱲᱤ ᱯᱤᱯᱤᱲᱤ ᱪᱟᱭ ᱪᱟᱢᱯᱟ ᱛᱚ ᱫᱚᱝ ᱥᱮᱨᱮᱧ ᱫᱚ ᱟᱵᱚᱣᱟᱜ ᱦᱤᱦᱤᱲᱤ ᱯᱤᱯᱤᱲᱤ ᱨᱮ ᱮᱛᱚᱦᱚᱵ ᱞᱟᱦᱟ ᱞᱮᱱᱟ ᱚᱱᱟ ᱫᱚ ᱢᱟᱹᱱᱢᱤ ᱵᱚᱱ ᱥᱤᱨᱡᱟᱹᱣ ᱞᱟᱦᱟ ᱞᱮᱱᱟ ᱦᱤᱦᱤᱲᱤ ᱯᱤᱯᱤᱲᱤ ᱨᱮ ᱚᱸᱰᱮ ᱜᱮ ᱫᱚᱝ ᱥᱮᱨᱮᱧ ᱦᱚᱸ ᱮᱛᱚᱦᱚᱵ ᱞᱟᱦᱟ ᱞᱮᱱᱟ ᱞᱟᱦᱟ ᱥᱮᱫ ᱠᱚᱥᱪᱮᱱ ᱵᱚᱱ ᱧᱮᱞᱟ ᱯᱮ ᱜᱮ ᱢᱤᱫ ᱨᱮᱭᱟᱜ ᱠᱚᱥᱪᱮᱱ ᱠᱟᱱᱟ ᱱᱚᱣᱟ ᱫᱷᱟᱹᱨᱛᱤ ᱫᱷᱩᱲᱤ ᱨᱮ ᱡᱟᱱᱟᱢ ᱛᱚᱨᱟ ᱠᱷᱚᱱ ᱜᱮ ᱪᱮᱫ ᱱᱤᱥᱴᱟᱹ ᱯᱩᱥᱴᱟᱹ ᱡᱚᱠᱷᱟ ᱴᱷᱤᱠ ᱟᱠᱟᱱᱟ ᱥᱠᱩᱞ ᱦᱟᱥᱯᱟᱛᱟᱞ ᱢᱟᱹᱲ ᱜᱷᱟᱹᱴᱤ ᱥᱮ ᱠᱚᱞ ᱠᱟᱹᱨᱠᱷᱟᱱᱟ ᱱᱚᱣᱟ ᱨᱮᱱᱟᱜ ᱮᱱᱥᱟᱨ ᱵᱚᱱ ᱧᱮᱞᱟ ᱢᱟᱹᱲ ᱜᱷᱟᱹᱴᱤ ᱮᱢ ᱟᱠᱟᱫᱼᱟ ᱯᱮ ᱜᱮᱞ ᱵᱟᱨ ᱨᱮᱭᱟᱜ ᱠᱚᱥᱪᱮᱱ ᱠᱟᱱᱟ ᱛᱤᱞᱠᱟᱹ ᱢᱩᱨᱢᱩ ᱱᱟᱴᱚᱠ ᱨᱮ ᱛᱤᱱᱟᱹᱜ ᱧᱮᱱᱮᱞ ᱥᱮ ᱟᱠᱷᱲᱟ ᱢᱮᱱᱟᱜᱼᱟ᱾ ᱛᱤᱞᱠᱟᱹ ᱢᱩᱨᱢᱩ ᱱᱟᱴᱚᱠ ᱨᱮ ᱛᱤᱱᱟᱹᱜ ᱟᱠᱷᱲᱟ ᱢᱮᱱᱟᱜᱼᱟ? ᱜᱮᱞ ᱟᱠᱷᱲᱟ, ᱢᱚᱬᱮ ᱟᱠᱷᱲᱟ ᱥᱮ ᱜᱮᱞᱵᱟᱨ ᱟᱠᱷᱲᱟ ᱥᱮ ᱵᱟᱨᱜᱮᱞ? ᱛᱚ ᱛᱤᱞᱠᱟᱹ ᱢᱩᱨᱢᱩ ᱱᱟᱴᱚᱠ ᱨᱮ ᱢᱚᱬᱮ ᱟᱠᱷᱲᱟ ᱢᱮᱱᱟᱜᱼᱟ᱾ ᱵᱟᱨ ᱱᱟᱢᱵᱟᱨ ᱨᱮᱱᱟᱜ ᱥᱟᱹᱦᱤ ᱮᱱᱥᱟᱨ ᱦᱩᱭᱩᱜᱼᱟ᱾ ᱟᱨ ᱱᱚᱣᱟ ᱨᱮᱱᱟᱜ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱛᱚ ᱱᱚᱣᱟ ᱨᱮᱱᱟᱜ ᱦᱚᱸᱭ ᱮᱢ ᱟᱠᱟᱫᱼᱟ ᱢᱚᱬᱮ ᱟᱠᱷᱲᱟ ᱜᱮ᱾ ᱢᱤᱫ ᱞᱮᱠᱷᱟ ᱠᱷᱚᱱ ᱵᱟᱨ ᱞᱮᱠᱷᱟ ᱵᱮᱱᱟᱣ ᱞᱟᱹᱜᱤᱫ ᱚᱠᱟ ᱯᱟᱹᱨᱛᱭᱟᱭ ᱵᱟᱝ ᱛᱟᱦᱮᱸᱫᱼᱟ? ᱠᱚ ᱞᱤᱧ ᱞᱟᱝ ᱥᱮ ᱵᱮᱱ ᱱᱚᱰᱮ ᱵᱚᱱ ᱧᱮᱞᱟ ᱠᱚ ᱠᱚ ᱥᱟᱵᱟᱫ ᱠᱷᱚᱱ ᱜᱮ ᱟᱵᱚ ᱵᱟᱨ ᱞᱮᱠᱷᱟ ᱵᱟᱝ ᱵᱚᱱ ᱵᱮᱱᱟᱣ ᱫᱟᱲᱮᱭᱟᱜᱼᱟ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱠᱚ ᱯᱮ ᱜᱮᱞ ᱯᱩᱱ ᱨᱮᱭᱟᱜ ᱠᱚᱥᱪᱮᱱ ᱠᱟᱱᱟ ᱥᱟᱶᱦᱮᱫ ᱚᱱᱚᱬᱦᱮ ᱫᱚ ᱚᱠᱚᱭᱮ ᱚᱞ ᱟᱠᱟᱫᱟ ᱠᱮ ᱥᱤ ᱴᱩᱰᱩ ᱭᱟᱥᱳᱫᱟ ᱢᱩᱨᱢᱩ ᱵᱟᱫᱚᱞ ᱪᱚᱱᱫᱨᱚ ᱢᱩᱨᱢᱩ ᱥᱮ ᱦᱚᱨᱤᱦᱚᱨ ᱦᱟᱸᱥᱫᱟ ᱥᱟᱶᱦᱮᱫ ᱚᱱᱚᱬᱦᱮ ᱫᱚ ᱟᱵᱚ ᱨᱮᱱ ᱵᱟᱫᱚᱞ ᱪᱚᱸᱫᱽᱨᱚ ᱢᱩᱨᱢᱩᱭ ᱚᱞ ᱟᱠᱟᱫᱼᱟ᱾ ᱱᱚᱣᱟ ᱮᱱᱥᱟᱨ ᱠᱤ ᱨᱮᱱᱟᱜ ᱛᱮᱞᱟ ᱵᱚᱱ ᱧᱮᱞᱟ᱾ ᱱᱚᱣᱟ ᱮᱱᱥᱟᱨ ᱠᱤ ᱨᱮᱱᱟᱜ ᱛᱮᱞᱟ ᱦᱚᱸ ᱵᱟᱫᱚᱞ ᱪᱚᱸᱫᱽᱨᱚ ᱢᱩᱨᱢᱩ ᱜᱮ ᱢᱮᱱᱟᱜᱼᱟ᱾ ᱯᱮ ᱜᱮᱞ ᱢᱚᱬᱮ ᱨᱮᱭᱟᱜ ᱠᱩᱠᱞᱤ ᱠᱟᱱᱟ, ᱯᱤᱞᱪᱩ ᱦᱟᱲᱟᱢ ᱟᱨ ᱯᱤᱞᱪᱩ ᱵᱩᱲᱦᱤ ᱨᱮᱱ ᱢᱟᱨᱟᱝ ᱠᱚᱲᱟᱣᱟᱜ ᱧᱩᱛᱩᱢ ᱫᱚ ᱪᱮᱫ ᱠᱟᱱᱟ? ᱞᱤᱴᱟᱹ ᱢᱟᱱᱮ ᱥᱮ ᱥᱮᱸᱫᱽᱨᱟ ᱥᱮ ᱰᱟᱞᱮ᱾ ᱯᱤᱞᱪᱩ ᱦᱟᱲᱟᱢ ᱟᱨ ᱯᱤᱞᱪᱩ ᱵᱩᱰᱷᱤ ᱨᱮᱱ ᱢᱟᱨᱟᱝ ᱠᱚᱲᱟ ᱟᱜ ᱧᱩᱛᱩᱢ ᱫᱚ ᱦᱩᱭᱩᱜ ᱠᱟᱱ ᱛᱟᱭᱟ ᱥᱮᱸᱫᱽᱨᱟ᱾ ᱱᱚᱣᱟ ᱮᱱᱥᱟᱨ ᱠᱤ ᱨᱮᱱᱟᱜ ᱛᱮᱞᱟ ᱵᱚᱱ ᱧᱮᱞᱟ᱾ ᱮᱱᱥᱟᱨ ᱠᱤ ᱨᱮᱱᱟᱜ ᱛᱮᱞᱟ ᱠᱟᱱᱟ ᱥᱮᱸᱫᱽᱨᱟ᱾ ᱯᱮ ᱜᱮᱞ ᱛᱩᱨᱩᱭ ᱨᱮᱭᱟᱜ ᱠᱩᱠᱞᱤ ᱠᱟᱱᱟ ᱰᱤᱵᱟᱹ ᱠᱤᱥᱩᱱ ᱟᱱᱟ ᱫᱳᱲ ᱛᱤᱥ ᱦᱩᱭ ᱞᱮᱱᱟ? ᱟᱴᱷᱟᱨᱚ ᱥᱚ ᱟᱹᱲᱛᱤᱥ ᱤᱥᱣᱤ ᱠᱷᱚᱱ ᱟᱴᱷᱟᱨᱚ ᱥᱚ ᱛᱮᱛᱟᱞᱤᱥ ᱤᱥᱣᱤ᱾

ᱯᱮ ᱜᱮᱞ ᱮᱭᱟᱭ ᱨᱮᱭᱟᱜ ᱠᱚᱦᱪᱮᱱ ᱠᱟᱱᱟ ᱵᱟᱱᱥᱟᱹᱨᱤᱭᱟᱹ ᱜᱟᱲ ᱫᱚ ᱚᱠᱟ ᱯᱟᱹᱨᱤᱥ ᱨᱮᱱ ᱠᱚᱣᱟᱜ ᱜᱟᱲ ᱠᱟᱱᱟ ᱵᱮᱥᱨᱟ ᱯᱟᱣᱨᱤᱭᱟᱹ ᱴᱩᱰᱩ ᱥᱮ ᱥᱚᱨᱮᱱ ᱛᱚ ᱵᱟᱱᱥᱟᱹᱨᱤᱭᱟᱹ ᱜᱟᱲ ᱫᱚ ᱟᱵᱚᱣᱟᱜ ᱵᱮᱥᱨᱟ ᱦᱚᱲ ᱠᱚᱣᱟᱜ ᱜᱟᱲ ᱠᱟᱱᱟ ᱡᱟᱦᱟᱸ ᱫᱚ ᱵᱮᱥᱨᱟ ᱵᱟᱱᱥᱟᱹᱨᱤᱭᱟᱹ ᱵᱚᱱ ᱢᱮᱱᱮᱫ ᱠᱟᱱᱟ ᱱᱚᱣᱟ ᱨᱮᱱᱟᱜ ᱮᱱᱥᱟᱨ ᱠᱤ ᱵᱚ ᱧᱮᱞᱟ ᱛᱚ ᱵᱮᱥ ᱨᱟᱭ ᱮᱢ ᱟᱠᱟᱫᱼᱟ ᱯᱮ ᱜᱮᱞ ᱤᱨᱟᱹᱞ ᱨᱮᱭᱟᱜ ᱠᱚᱥᱪᱮᱱ ᱠᱟᱱᱟ ᱱᱚᱣᱟ ᱢᱩᱫᱽ ᱨᱮ ᱫᱚᱞ ᱞᱟᱹᱞᱟᱹᱭᱟᱜ ᱧᱩᱱᱩᱢ ᱥᱟᱵᱟᱫ ᱵᱟᱝ ᱠᱟᱱᱟ ᱫᱚᱨᱵᱟᱨ ᱵᱩᱨᱩ ᱦᱟᱹᱴᱭᱟᱹ ᱟᱨ ᱯᱩᱱ ᱨᱮ ᱢᱮᱱᱟᱜᱼᱟ ᱯᱩᱸᱡᱤ ᱛᱚ ᱱᱚᱣᱟ ᱠᱚ ᱢᱩᱫᱽ ᱨᱮ ᱚᱠᱟᱴᱟᱜ ᱚᱱᱠᱟᱱ ᱥᱟᱵᱟᱫ ᱠᱟᱱᱟ ᱡᱟᱦᱟᱸ ᱛᱮ ᱫᱚᱞ ᱟᱨ ᱵᱟᱝ ᱢᱤᱫ ᱜᱩᱴ ᱨᱮᱭᱟᱜ ᱥᱟᱵᱟᱫ ᱵᱟᱝ ᱵᱟᱰᱟᱭ ᱧᱟᱢᱚᱜᱼᱟ ᱛᱚ ᱱᱚᱣᱟ ᱨᱮᱱᱟᱜ ᱮᱱᱥᱟᱨ ᱫᱚ ᱠᱟᱱᱟ ᱵᱩᱨᱩ᱾ ᱵᱩᱨᱩ ᱥᱟᱵᱟᱫ ᱛᱮ ᱫᱚᱞ ᱟᱨ ᱵᱟᱝ ᱜᱩᱨᱩᱯ ᱨᱮᱭᱟᱜ ᱠᱟᱛᱷᱟ ᱵᱟᱝ ᱵᱟᱰᱟᱭ ᱧᱟᱢᱚᱜ ᱠᱟᱱᱟ᱾ ᱮᱱᱥᱟᱨ ᱠᱤ ᱨᱮ ᱱᱚᱣᱟ ᱨᱮᱱᱟᱜ ᱮᱱᱥᱟᱨ ᱵᱚᱱ ᱧᱮᱞᱟ ᱛᱚ ᱱᱚᱣᱟ ᱨᱮ ᱵᱩᱨᱩ ᱢᱮᱱᱟᱜᱼᱟ᱾ ᱯᱮ ᱜᱮᱞ ᱟᱨᱮ ᱨᱮᱭᱟᱜ ᱠᱚᱥᱪᱮᱱ ᱠᱟᱱᱟ ᱪᱮᱫ ᱞᱮᱠᱟᱢ ᱮᱨᱟ ᱚᱱᱠᱟ ᱜᱮᱢ ᱤᱨᱟ ᱱᱚᱣᱟ ᱫᱚ ᱪᱮᱫ ᱠᱟᱱᱟ? ᱠᱟᱹᱦᱛᱩᱠ ᱠᱟᱱᱟ, ᱵᱷᱮᱱᱛᱟ ᱠᱟᱛᱷᱟ, ᱠᱩᱫᱩᱢ ᱥᱮ ᱚᱱᱚᱬᱦᱮ? ᱪᱮᱫ ᱞᱮᱠᱟᱢ ᱮᱨᱟ ᱚᱱᱠᱟ ᱜᱮᱢ ᱮᱨᱟ᱾ ᱱᱚᱣᱟ ᱫᱚ ᱮᱠᱟᱞ ᱥᱟᱹᱨᱤ ᱠᱟᱛᱷᱟ ᱠᱟᱱᱟ ᱱᱚᱣᱟ ᱫᱚ ᱟᱵᱚᱣᱟᱜ ᱢᱮᱱ ᱠᱟᱛᱷᱟ ᱨᱮ ᱦᱤᱡᱩᱜᱼᱟ ᱡᱟᱦᱟᱸ ᱫᱚ ᱟᱵᱚ ᱠᱟᱹᱦᱛᱩᱠ ᱢᱮᱱᱛᱮ ᱦᱚᱸ ᱵᱚᱱ ᱢᱮᱛᱟᱜ ᱠᱟᱱᱟ ᱛᱚ ᱱᱚᱣᱟ ᱨᱮᱱᱟᱜ ᱮᱱᱥᱟᱨ ᱦᱚᱸ ᱡᱟᱦᱟᱸ ᱫᱚ ᱠᱟᱹᱦᱛᱩᱠ ᱫᱚ ᱟᱵᱚ ᱠᱟᱦᱟᱣᱟᱛ ᱵᱚᱱ ᱢᱮᱛᱟᱣᱟᱜ ᱠᱟᱱᱟ ᱯᱩᱱ ᱜᱮᱞ ᱨᱮ ᱠᱚᱦᱪᱚᱱ ᱵᱚᱱ ᱧᱮᱞᱟ ᱠᱩᱝᱠᱨᱩ ᱵᱩᱫ ᱚᱱᱚᱲᱦᱮ ᱫᱚ ᱚᱠᱟ ᱯᱩᱛᱷᱤ ᱨᱮᱭᱟᱜ ᱚᱱᱚᱲᱦᱮ ᱠᱟᱱᱟ ᱡᱟᱦᱟᱸ ᱱᱚᱣᱟ ᱠᱩᱝᱠᱨᱩ ᱵᱩᱫ ᱠᱩᱝᱠᱨᱩ ᱵᱩᱫ ᱚᱱᱚᱲᱦᱮ ᱠᱟᱱᱟ ᱱᱚᱣᱟ ᱫᱚ ᱚᱠᱟ ᱯᱩᱛᱷᱤ ᱨᱮ ᱢᱮᱱᱟᱜᱼᱟ ᱛᱤᱨᱤ ᱯᱩᱛᱷᱤ ᱨᱮ ᱥᱮ ᱜᱚᱥᱚ ᱵᱟᱦᱟ ᱯᱩᱛᱷᱤ ᱨᱮ ᱥᱮ ᱛᱤᱨᱭᱳ ᱛᱮᱛᱟᱝ ᱨᱮ ᱥᱮ ᱵᱟᱦᱟ ᱰᱟᱹᱞᱣᱟᱹᱜ ᱯᱩᱛᱷᱤ ᱨᱮ᱾ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱛᱤᱨᱭᱳ ᱛᱮᱛᱟᱝ ᱯᱩᱛᱷᱤ ᱨᱮ ᱟᱵᱚᱣᱟᱜ ᱠᱩᱝᱠᱨᱩ ᱵᱩᱫᱽ ᱚᱱᱚᱬᱦᱮ ᱫᱚ ᱢᱮᱱᱟᱜᱼᱟ᱾ ᱯᱩᱱ ᱜᱮᱞ ᱢᱤᱫ ᱨᱮᱭᱟᱜ ᱠᱚᱦᱥᱮᱱ ᱠᱟᱱᱟ ᱠᱤᱨᱭᱟ ᱫᱚ ᱥᱟᱱᱛᱷᱟᱞᱤ ᱛᱮ ᱪᱮᱫ ᱠᱚ ᱢᱮᱛᱟᱜᱼᱟ? ᱠᱟᱡᱽᱱᱩ ᱠᱟᱡᱩᱢ ᱥᱮ ᱠᱟᱱᱣᱟ ᱥᱮ ᱱᱚᱣᱟ ᱠᱚ ᱡᱚᱛᱚ ᱠᱤᱨᱭᱟ ᱫᱚ ᱟᱵᱚ ᱠᱟᱡᱩᱢ ᱦᱚᱸᱵᱚᱱ ᱢᱮᱛᱟᱜ ᱠᱟᱱᱟ ᱠᱟᱡᱽᱱᱩᱢ ᱦᱚᱸᱵᱚᱱ ᱢᱮᱛᱟᱜ ᱠᱟᱱᱟ ᱠᱟᱡᱩᱢ ᱦᱚᱸᱵᱚᱱ ᱢᱮᱛᱟᱜ ᱠᱟᱱᱟ ᱟᱨ ᱠᱟᱱᱣᱟ ᱦᱚᱸᱵᱚᱱ ᱢᱮᱛᱟᱜ ᱠᱟᱱᱟ ᱚᱱᱟ ᱤᱭᱟᱹᱛᱮ ᱯᱩᱱ ᱱᱟᱢᱵᱟᱨ ᱨᱮᱱᱟᱜ ᱚᱯᱷᱥᱮᱱ ᱥᱟᱹᱦᱤ ᱢᱮᱱᱟᱜᱼᱟ ᱱᱚᱣᱟ ᱠᱚ ᱢᱩᱫᱽ ᱨᱮ ᱡᱚᱛᱚ ᱮᱱᱥᱟᱨ ᱠᱤ ᱨᱮᱵᱚᱱ ᱧᱮᱞᱟ ᱱᱚᱣᱟ ᱠᱚ ᱡᱚᱛᱚ ᱵᱟᱨ ᱜᱮᱞ ᱯᱩᱱ ᱨᱮᱭᱟᱜ ᱠᱚᱥᱪᱮᱱ ᱠᱟᱱᱟ ᱥᱟᱱᱛᱷᱟᱞᱤ ᱥᱟᱶᱦᱮᱫ ᱨᱮ ᱟᱹᱫᱽ ᱥᱟᱶᱦᱮᱫ ᱫᱚ ᱪᱮᱫ ᱠᱚ ᱢᱮᱛᱟᱜᱼᱟ ᱚᱞ ᱥᱟᱶᱦᱮᱫ ᱨᱚᱲ ᱥᱟᱶᱦᱮᱫ ᱥᱮ ᱦᱚᱲ ᱥᱟᱶᱦᱮᱫ ᱥᱮ ᱵᱤ ᱟᱨ ᱥᱤ ᱵᱟᱱᱟᱨ ᱛᱚ ᱱᱚᱣᱟ ᱨᱮᱱᱟᱜ ᱥᱟᱹᱦᱤ ᱮᱱᱥᱟᱨ ᱫᱚ ᱦᱩᱭᱩᱜ ᱠᱟᱱᱟ ᱯᱩᱱ ᱱᱟᱢᱵᱟᱨ ᱨᱮᱱᱟᱜ ᱵᱤ ᱟᱨ ᱥᱤ ᱚᱞ ᱥᱟᱶᱦᱮᱫ ᱟᱨ ᱨᱚᱲ ᱥᱟᱶᱦᱮᱫ ᱵᱟᱱᱟᱨ ᱜᱮ ᱟᱹᱫᱽ ᱥᱟᱶᱦᱮᱫ ᱨᱮ ᱦᱤᱡᱩᱜ ᱠᱟᱱᱟ ᱱᱚᱣᱟ ᱨᱮᱱᱟᱜ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱵᱤ ᱟᱨ ᱥᱤ ᱵᱟᱱᱟᱨ ᱢᱮᱱᱟᱜᱼᱟ ᱯᱩᱱ ᱜᱮᱞ ᱯᱮ ᱨᱮᱭᱟᱜ ᱠᱚᱦᱥᱮᱱ ᱠᱟᱱᱟ ᱵᱤᱴᱞᱟᱹᱦᱟ ᱨᱮᱭᱟᱜ ᱢᱟᱱᱮ ᱫᱚ ᱪᱮᱫ ᱠᱟᱱᱟ ᱡᱟᱹᱛ ᱛᱟᱞᱟ ᱥᱮ ᱥᱟᱶᱛᱟ ᱵᱷᱤᱛᱨᱤ ᱥᱮ ᱥᱟᱶᱛᱟ ᱠᱷᱚᱱ ᱵᱟᱦᱨᱮ ᱥᱮ ᱡᱟᱹᱛ ᱠᱷᱚᱱ ᱵᱟᱦᱨᱮ ᱛᱚ ᱵᱤᱴᱞᱟᱹᱦᱟ ᱨᱮᱭᱟᱜ ᱢᱟᱱᱮ ᱫᱚ ᱦᱩᱭᱩᱜ ᱠᱟᱱᱟ ᱥᱟᱶᱛᱟ ᱛᱟᱞᱟ ᱠᱷᱚᱱ ᱵᱟᱦᱨᱮ᱾ ᱱᱚᱣᱟ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱥᱟᱶᱛᱟ ᱠᱷᱚᱱ ᱵᱟᱦᱨᱮᱭ ᱮᱢ ᱟᱠᱟᱫᱼᱟ᱾ ᱯᱩᱱ ᱜᱮᱞ ᱯᱩᱱ ᱨᱮᱭᱟᱜ ᱠᱚᱦᱥᱮᱱ ᱠᱟᱱᱟ ᱢᱟᱨᱟᱝ ᱵᱩᱨᱩ ᱨᱮ ᱵᱤᱥᱣᱟᱹᱥ ᱠᱚ ᱦᱚᱲ ᱫᱚᱠᱚ ᱢᱮᱛᱟ ᱠᱚᱣᱟ᱾ ᱦᱟᱯᱲᱟᱢ ᱢᱟᱨᱮ ᱦᱚᱲ ᱥᱟᱯᱷᱟ ᱦᱚᱲ ᱥᱮ ᱫᱷᱚᱨᱚᱢ ᱦᱚᱲ ᱛᱚ ᱢᱟᱨᱟᱝ ᱵᱩᱨᱩ ᱪᱮᱛᱟᱱ ᱨᱮ ᱯᱟᱹᱛᱭᱟᱹᱣ ᱦᱚᱲ ᱫᱚ ᱟᱵᱚ ᱢᱟᱨᱮ ᱦᱚᱲ ᱵᱚᱱ ᱢᱮᱛᱟ ᱟᱠᱚ ᱠᱟᱱᱟ ᱱᱚᱣᱟ ᱨᱮᱱᱟᱜ ᱮᱱᱥᱟᱨ ᱫᱚ ᱵᱟᱨ ᱱᱟᱢᱵᱟᱨ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱢᱟᱨᱮ ᱦᱚᱲ ᱯᱩᱱ ᱜᱮᱞ ᱢᱚᱬᱮ ᱨᱮᱭᱟᱜ ᱠᱚᱥᱪᱮᱱ ᱠᱟᱱᱟ ᱥᱟᱱᱛᱟᱲ ᱥᱚᱢᱟᱡᱽ ᱨᱮ ᱜᱚᱡ ᱦᱚᱲ ᱫᱚ ᱚᱠᱟ ᱥᱮᱫ ᱵᱚᱦᱚᱜ ᱠᱟᱛᱮ ᱵᱚᱱ ᱛᱚᱯᱟᱭᱮᱫ ᱠᱚᱣᱟ ᱯᱩᱨᱚᱵᱽ ᱥᱮᱫ ᱫᱟᱹᱠᱷᱤᱱ ᱥᱮᱫ ᱥᱮ ᱩᱛᱛᱚᱨ ᱥᱮᱫ ᱥᱮ ᱯᱚᱪᱷᱤᱢ ᱥᱮᱫ ᱛᱚ ᱱᱚᱣᱟ ᱨᱮᱱᱟᱜ ᱮᱱᱥᱟᱨ ᱫᱚ ᱦᱩᱭᱩᱜ ᱠᱟᱱᱟ ᱫᱟᱹᱠᱷᱤᱱ ᱥᱮᱫ ᱫᱟᱹᱠᱷᱤᱱ ᱥᱮᱫ ᱜᱮ ᱥᱟᱱᱛᱟᱞ ᱥᱚᱢᱟᱡᱽ ᱞᱮᱠᱟᱛᱮ ᱟᱵᱚ ᱦᱚᱲ ᱵᱚᱱ ᱛᱚᱯᱟᱭᱮᱫ ᱠᱚᱣᱟ ᱮᱱᱥᱟᱨ ᱠᱤ ᱨᱮᱱᱟᱜ ᱮᱱᱥᱟᱨ ᱵᱚᱱ ᱧᱮᱞᱟ ᱫᱟᱹᱠᱷᱤᱱ ᱱᱟᱠᱷᱟᱭ ᱮᱢ ᱟᱠᱟᱜᱼᱟ ᱯᱩᱱ ᱜᱮᱞ ᱛᱩᱨᱩᱭ ᱨᱮᱭᱟᱜ ᱠᱚᱦᱚᱪᱮᱱ ᱠᱟᱱᱟ ᱧᱩᱱᱩᱢ ᱵᱚᱫᱚᱞ ᱛᱮ ᱡᱟᱦᱟᱸ ᱥᱟᱵᱟᱫ ᱦᱤᱡᱩᱜ ᱠᱟᱱᱟ ᱚᱱᱟ ᱫᱚ ᱪᱮᱫ ᱠᱚ ᱢᱮᱛᱟᱜᱼᱟ ᱩᱡᱽᱱᱩᱢ ᱜᱩᱱᱩᱢ ᱡᱟᱱᱟᱝ ᱥᱮ ᱱᱚᱣᱟ ᱨᱮ ᱚᱠᱟ ᱜᱮ ᱵᱟᱝ᱾ ᱛᱚ ᱧᱩᱱᱩᱢ ᱵᱚᱫᱚᱞ ᱛᱮ ᱡᱟᱦᱟᱸ ᱥᱟᱵᱟᱫᱽ ᱞᱟᱜᱟᱜᱼᱟ ᱚᱱᱟ ᱫᱚ ᱟᱵᱚ ᱩᱡᱽᱱᱩᱢ ᱵᱚᱱ ᱢᱮᱛᱟᱜ ᱠᱟᱱᱟ᱾ ᱢᱤᱫ ᱱᱟᱢᱵᱟᱨ ᱨᱮᱱᱟᱜ ᱥᱟᱹᱦᱤ ᱮᱱᱥᱟᱨ ᱦᱩᱭᱩᱜᱼᱟ ᱡᱟᱦᱟᱸ ᱫᱚ ᱮᱱᱥᱟᱨ ᱠᱤ ᱨᱮ ᱟᱵᱚ ᱮᱱᱥᱟᱨ ᱵᱚᱱ ᱧᱮᱞ ᱫᱟᱲᱮᱜ ᱠᱟᱱᱟ ᱩᱡᱽᱱᱩᱢ᱾ ᱯᱩᱱ ᱜᱮᱞ ᱮᱭᱟᱭ ᱨᱮᱭᱟᱜ ᱠᱚᱦᱪᱮᱱ ᱠᱟᱱᱟ ᱚᱢᱟᱱᱚᱛ ᱨᱮ ᱪᱮᱫ ᱯᱟᱨᱛᱭᱟᱭ ᱢᱮᱱᱟᱜᱼᱟ? ᱯᱩᱱ ᱜᱮᱞ ᱤᱨᱟᱹᱞ ᱨᱮᱭᱟᱜ ᱠᱚᱦᱪᱮᱱ ᱠᱟᱱᱟ ᱵᱤᱨᱥᱟ ᱢᱩᱱᱰᱟ ᱣᱟᱜ ᱡᱟᱱᱟᱢ ᱫᱚ ᱛᱤᱥ ᱦᱩᱭ ᱞᱮᱱᱟ? ᱯᱚᱱᱫᱽᱨᱚ ᱱᱚᱣᱚᱢᱵᱚᱨ ᱟᱴᱷᱟᱨᱚᱥᱚ ᱯᱚᱪᱷᱟᱛᱛᱚᱨ ᱨᱮ

ᱡᱟᱦᱟᱸ ᱫᱚ ᱮᱱᱥᱟᱨ ᱠᱤ ᱨᱮᱵᱚ ᱧᱮᱞᱟ ᱟᱴᱷᱟᱨᱚᱥᱚ ᱪᱟᱣᱟᱱ ᱤᱥᱣᱤ ᱮᱢ ᱟᱠᱟᱜᱼᱟ ᱢᱚᱬᱮ ᱜᱮᱞ ᱨᱮᱭᱟᱜ ᱠᱚᱦᱪᱮᱱ ᱠᱟᱱᱟ ᱯᱤᱞᱪᱩ ᱦᱟᱲᱟᱢ ᱟᱨ ᱯᱤᱞᱪᱩ ᱵᱩᱲᱦᱤ ᱨᱤᱱ ᱮᱸᱜᱟ ᱟᱯᱟ ᱫᱚ ᱚᱠᱚᱭ ᱦᱟᱸᱥ ᱦᱟᱸᱥᱤᱞ ᱪᱮᱬᱮ ᱡᱤᱦᱩ ᱪᱮᱬᱮ ᱥᱮ ᱠᱚᱞ ᱪᱮᱬᱮ ᱥᱮ ᱦᱩᱦᱟᱹᱨ ᱪᱮᱬᱮ ᱟᱵᱚ ᱵᱚᱱ ᱵᱟᱲᱟᱭ ᱜᱮᱭᱟ ᱯᱤᱞᱪᱩ ᱦᱟᱲᱟᱢ ᱟᱨ ᱯᱤᱞᱪᱩ ᱵᱩᱲᱦᱤ ᱫᱚ ᱦᱟᱸᱥ ᱦᱟᱸᱥᱤᱞ ᱪᱮᱬᱮ ᱠᱷᱚᱱ ᱠᱤᱱ ᱡᱟᱱᱟᱢ ᱞᱮᱱᱟ ᱚᱱᱟ ᱤᱭᱟᱹ ᱛᱮ ᱮᱸᱜᱟ ᱟᱯᱟᱛ ᱫᱚ ᱦᱟᱸᱥ ᱦᱟᱹᱥᱤᱞ ᱪᱮᱬᱮ ᱠᱤᱱ ᱦᱩᱭᱩᱜᱼᱟ ᱱᱚᱣᱟ ᱨᱮᱱᱟᱜ ᱮᱱᱥᱟᱨ ᱠᱤ ᱨᱮᱵᱚᱱ ᱧᱮᱞᱟ ᱦᱟᱸᱥ ᱦᱟᱹᱥᱤᱞ ᱪᱮᱬᱮ ᱞᱟᱹᱭ ᱟᱠᱟᱜᱼᱟ ᱛᱚ ᱛᱮᱦᱮᱧᱟᱜ ᱠᱚᱦᱪᱮᱱ ᱫᱚ ᱱᱚᱰᱮ ᱦᱟᱹᱵᱤᱡ ᱜᱮᱵᱚᱱ ᱧᱮᱞᱮᱫ ᱠᱟᱱᱟ ᱪᱮᱫᱟᱜ ᱥᱮ ᱵᱷᱤᱰᱤᱭᱳ ᱟᱹᱰᱤ ᱞᱟᱢᱵᱟᱜ ᱛᱟᱵᱚᱱᱟ ᱟᱨ ᱱᱚᱣᱟ ᱫᱚ ᱫᱚᱥᱟᱨ ᱯᱟᱨᱴ ᱨᱮ ᱮᱠᱟᱣᱟᱱ ᱠᱷᱚᱱ ᱥᱚ ᱦᱟᱹᱵᱤᱡ ᱦᱟᱸᱜ ᱠᱚᱦᱪᱮᱱ ᱵᱚᱱ ᱧᱮᱞᱟ ᱢᱟ ᱮᱱᱠᱷᱟᱱ ᱡᱚᱛᱚ ᱠᱚᱜᱮ ᱡᱚᱦᱟᱨ